ᱟᱢ ᱪᱮᱫ ᱞᱮᱠᱟ ᱠᱟᱛᱮ ᱞᱟᱦᱟ ᱥᱮᱫ ᱮᱢ ᱪᱟᱞᱟᱜᱼᱟ ᱪᱮᱫ ᱞᱮᱠᱟ ᱠᱟᱛᱮ ᱯᱚᱭᱥᱟᱢ ᱠᱟᱢᱟᱣᱟ ᱨᱮᱸᱜᱮᱡ ᱠᱷᱚᱱ ᱪᱮᱫ ᱞᱮᱠᱟ ᱠᱟᱛᱮᱢ ᱠᱤᱥᱟᱹᱬᱚᱜᱼᱟ ᱯᱚᱭᱥᱟ ᱪᱮᱫ ᱞᱮᱠᱟ ᱠᱟᱛᱮᱢ ᱢᱮᱱᱮᱡᱽᱢᱮᱱᱴᱟ ᱥᱚᱢᱚᱭ ᱪᱮᱫ ᱞᱮᱠᱟ ᱠᱟᱛᱮᱢ ᱢᱮᱱᱮᱡᱽᱢᱮᱱᱴᱟ ᱥᱚᱢᱚᱭ ᱪᱮᱫ ᱞᱮᱠᱟ ᱠᱟᱛᱮᱢ ᱵᱟᱧᱪᱟᱣᱟ ᱵᱟᱠᱚ ᱪᱮᱫ ᱟᱢᱟ ᱯᱚᱭᱥᱟ ᱠᱟᱢᱟᱣ ᱫᱚ ᱟᱢ ᱛᱮᱜᱮ ᱪᱮᱫ ᱦᱩᱭᱩᱜ ᱛᱟᱢᱟ ᱥᱟᱱᱟᱢ ᱠᱚ ᱡᱚᱦᱟᱨ ᱤᱧ ᱜᱤᱥᱤ ᱯᱨᱚᱠᱟᱥ ᱦᱮᱢᱵᱨᱚᱢ ᱟᱨ ᱟᱯᱮ ᱯᱮ ᱧᱮᱞᱮᱫ ᱠᱟᱱ ᱛᱟᱵᱚᱱᱟ ᱮᱥᱯᱨᱮᱱᱰᱤ ᱥᱟᱱᱛᱷᱟᱞᱤ ᱜᱮᱭᱟᱱ ᱮᱥᱯᱨᱮᱱᱰᱤ ᱥᱟᱱᱛᱷᱟᱞᱤ ᱜᱮᱭᱟᱱ ᱨᱮ ᱥᱟᱹᱜᱩᱱ ᱫᱟᱨᱟᱢᱮᱫ ᱯᱮᱭᱟ ᱱᱤᱭᱟᱹ ᱪᱮᱱᱮᱞ ᱫᱚ ᱱᱟᱣᱟ ᱜᱮᱛᱟᱵᱚᱱᱟ ᱚᱱᱟ ᱤᱭᱟᱹᱛᱮᱧ ᱢᱮᱱᱟ ᱠᱤ ᱡᱟᱦᱟᱸᱭ ᱠᱚ ᱡᱩᱫᱤ ᱵᱟᱯᱮ ᱥᱟᱵᱥᱠᱨᱟᱭᱤᱵ ᱠᱟᱜ ᱛᱟᱵᱚᱱᱟ ᱛᱚ ᱞᱚᱜᱚᱱ ᱢᱟᱪᱷᱟ ᱥᱟᱵᱥᱠᱨᱟᱭᱤᱵ ᱛᱟᱵᱚᱱ ᱯᱮ ᱱᱤᱭᱟᱹ ᱵᱷᱤᱰᱤᱭᱳ ᱨᱮ ᱱᱚᱝᱠᱟᱱ ᱟᱯᱰᱮᱴ ᱤᱧ ᱮᱢᱟ ᱯᱮᱭᱟ ᱡᱟᱦᱟᱸ ᱫᱚ ᱟᱯᱮ ᱟᱹᱰᱤ ᱟᱠᱵᱟᱠ ᱡᱤᱣᱤ ᱨᱮᱯᱮ ᱟᱹᱭᱠᱟᱹᱣᱟ ᱡᱟᱹᱯᱤᱫ ᱦᱚᱸ ᱵᱟᱝ ᱛᱩᱫᱩᱜ ᱛᱟᱯᱮᱭᱟ ᱚᱱᱠᱟᱱ ᱠᱟᱛᱷᱟ ᱫᱚ ᱵᱟᱝ ᱠᱟᱱᱟ ᱟᱞᱚ ᱯᱮ ᱪᱤᱱᱛᱟᱹᱜᱼᱟ ᱪᱮᱫᱟᱜ ᱥᱮ ᱟᱵᱚ ᱥᱚᱢᱟᱡᱽ ᱨᱮ ᱢᱤᱫ ᱞᱮᱠᱟ ᱛᱮᱯᱮ ᱧᱮᱞ ᱞᱮᱠᱷᱟᱱ ᱟᱹᱰᱤ ᱞᱟᱛᱟᱨ ᱨᱮ ᱢᱮᱱᱟᱜ ᱵᱚᱱᱟ ᱚᱱᱟ ᱤᱭᱟᱹᱛᱮ ᱟᱢ ᱡᱤᱨᱳ ᱠᱷᱚᱱ ᱦᱤᱨᱳ ᱪᱮᱫ ᱞᱮᱠᱟ ᱠᱟᱛᱮᱢ ᱵᱮᱱᱟᱜᱼᱟ ᱥᱮ ᱡᱤᱨᱳ ᱠᱷᱚᱱ ᱞᱟᱦᱟ ᱥᱮᱫ ᱪᱮᱫ ᱞᱮᱠᱟ ᱠᱟᱛᱮᱢ ᱪᱟᱞᱟᱜᱼᱟ ᱱᱤᱭᱟᱹ ᱠᱚ ᱵᱟᱨᱮ ᱨᱮᱜᱮ ᱢᱤᱫ ᱵᱟᱨ ᱠᱟᱛᱷᱟ ᱵᱚᱱ ᱞᱟᱹᱭᱟ ᱟᱵᱚ ᱥᱚᱢᱟᱡᱽ ᱨᱮ ᱚᱱᱠᱟᱱ ᱟᱹᱰᱤ ᱵᱩᱫᱽᱫᱷᱤᱡᱤᱵᱤ ᱦᱚᱲ ᱢᱮᱱᱟᱜ ᱠᱚᱣᱟ ᱡᱟᱦᱟᱸᱭ ᱫᱚ ᱟᱢ ᱟᱥᱤᱨᱵᱟᱫᱽ ᱨᱮᱦᱚᱸ ᱟᱹᱰᱤ ᱢᱚᱡᱽ ᱮᱰᱵᱷᱟᱭᱤᱥ ᱠᱚ ᱮᱢᱚᱜ ᱛᱟᱦᱮᱱᱟ ᱡᱟᱦᱟᱸ ᱫᱚ ᱟᱢ ᱢᱚᱡᱽ ᱛᱮ ᱚᱞᱚᱜ ᱢᱮ ᱯᱟᱲᱦᱟᱜ ᱢᱮ ᱟᱨ ᱢᱚᱡᱽ ᱧᱚᱜ ᱡᱟᱭᱜᱟ ᱨᱮ ᱪᱟᱹᱠᱨᱤ ᱢᱮ ᱟᱨ ᱱᱤᱭᱟᱹ ᱠᱷᱚᱱ ᱮᱴᱟᱜ ᱠᱟᱛᱷᱟ ᱫᱚ ᱵᱟᱠᱚ ᱞᱟᱹᱭ ᱟᱢᱟ ᱥᱮ ᱮᱴᱟᱜ ᱮᱰᱵᱷᱟᱭᱤᱥ ᱫᱚ ᱵᱟᱠᱚ ᱮᱢᱚᱜᱼᱟ ᱱᱤᱭᱟᱹ ᱛᱤᱧ ᱢᱮᱱᱟ ᱟᱢ ᱟᱹᱰᱤ ᱥᱟᱹᱦᱤ ᱡᱟᱭᱜᱟ ᱨᱮ ᱢᱮᱱᱟᱢᱟ ᱟᱹᱰᱤ ᱢᱚᱡᱽ ᱵᱷᱤᱰᱤᱭᱳᱢ ᱧᱮᱞ ᱮᱫᱟ ᱱᱚᱰᱮ ᱠᱷᱚᱱ ᱜᱮ ᱟᱢᱟᱜ ᱞᱟᱭᱤᱯᱷ ᱵᱚᱫᱚᱞ ᱫᱟᱲᱮᱭᱟᱛᱟᱢᱟ ᱵᱷᱤᱰᱤᱭᱳ ᱧᱮᱞ ᱠᱟᱛᱮᱫ ᱫᱚ ᱵᱟᱝ ᱱᱤᱭᱟᱹ ᱨᱮ ᱡᱟᱦᱟᱸ ᱢᱮᱱᱚᱜᱚᱜ ᱠᱟᱱᱟ ᱨᱚᱲᱚᱜᱚᱜ ᱠᱟᱱᱟ ᱱᱤᱭᱟᱹ ᱛᱷᱚᱲᱟ ᱜᱟᱱ ᱯᱷᱳᱞᱳᱭ ᱢᱮ ᱱᱤᱭᱟᱹ ᱨᱮᱭᱟᱜ ᱨᱮᱡᱟᱞᱴ ᱮᱢ ᱧᱟᱢᱟ ᱚᱠᱚᱭ ᱦᱚᱸ ᱯᱚᱭᱥᱟ ᱠᱟᱢᱟᱣ ᱫᱚ ᱵᱟᱠᱚ ᱪᱮᱫ ᱟᱢᱟ ᱯᱚᱭᱥᱟ ᱠᱟᱢᱟᱣ ᱫᱚ ᱟᱢ ᱛᱮᱜᱮ ᱪᱮᱫ ᱦᱩᱭᱩᱜ ᱛᱟᱢᱟ ᱤᱧ ᱱᱤᱭᱟᱹ ᱠᱚ ᱵᱟᱨᱮ ᱨᱮᱜᱮ ᱤᱧᱤᱧ ᱞᱟᱹᱭ ᱯᱮ ᱛᱟᱵᱚᱱᱟ ᱟᱢ ᱪᱮᱫ ᱞᱮᱠᱟ ᱠᱟᱛᱮᱫ ᱞᱟᱦᱟ ᱥᱮᱫ ᱮᱢ ᱪᱟᱞᱟᱜᱼᱟ ᱪᱮᱫ ᱞᱮᱠᱟ ᱠᱟᱛᱮᱫ ᱯᱚᱭᱥᱟᱢ ᱠᱟᱢᱟᱣᱟ ᱨᱮᱸᱜᱮᱡ ᱠᱷᱚᱱ ᱪᱮᱫ ᱞᱮᱠᱟ ᱠᱟᱛᱮᱫ ᱮᱢ ᱠᱤᱥᱟᱹᱬᱚᱜᱼᱟ

ᱟᱯᱱᱟᱨ ᱞᱟᱭᱤᱯᱷ ᱠᱮ ᱯᱨᱚᱛᱤ ᱥᱤᱨᱤᱭᱟᱥ ᱵᱟᱹᱱᱩᱜ ᱠᱚᱣᱟ ᱩᱱᱠᱩ ᱫᱚ ᱱᱤᱭᱟᱹ ᱵᱷᱤᱰᱤᱭᱳ ᱫᱚ ᱮᱱᱟᱝ ᱨᱮᱠᱚ ᱵᱟᱹᱜᱤ ᱠᱟᱣᱫᱟ ᱥᱠᱤᱯ ᱠᱟᱛᱮ ᱚᱱᱟ ᱤᱭᱟᱹ ᱛᱮᱧ ᱢᱮᱱᱟ ᱟᱨᱦᱚᱸ ᱡᱟᱦᱟᱸᱭ ᱠᱚ ᱡᱩᱫᱤ ᱵᱟᱯᱮ ᱥᱟᱵᱥᱠᱨᱟᱭᱤᱵ ᱠᱟᱜ ᱛᱟᱵᱚᱱᱟ ᱛᱚ ᱞᱚᱜᱚᱱ ᱢᱟᱪᱷᱟ ᱥᱟᱵᱥᱠᱨᱟᱭᱤᱵ ᱛᱟᱵᱚᱱ ᱯᱮ ᱟᱨ ᱯᱷᱤᱨ ᱵᱚᱱ ᱧᱟᱯᱟᱢᱟ ᱱᱮᱠᱥᱴ ᱵᱷᱤᱰᱤᱭᱳ ᱨᱮ ᱯᱩᱨᱟᱹ ᱡᱚᱵᱚᱨᱡᱚᱥᱛ ᱠᱮ ᱥᱟᱛᱷ ᱮᱠᱫᱚᱢ ᱵᱷᱤᱰᱤᱭᱳ ᱨᱮ ᱠᱚᱱᱴᱤᱱᱤᱭᱩ ᱛᱟᱦᱮᱱ ᱛᱟᱵᱚᱱ ᱯᱮ ᱛᱚ ᱱᱤᱭᱟᱹ ᱠᱚ ᱢᱮᱱ ᱠᱟᱛᱮ ᱜᱤᱧ ᱢᱩᱪᱟᱹᱫ ᱮᱫ ᱠᱟᱱ ᱛᱟᱵᱚᱱᱟ ᱛᱚ ᱥᱟᱱᱟᱢ ᱠᱚ ᱢᱩᱪᱟᱹᱫ ᱡᱚᱦᱟᱨ